ᱥᱟᱹᱜᱩᱱ ᱫᱟᱨᱟᱢ ᱢᱮᱱᱟᱜᱼᱟ ᱛᱮᱦᱮᱧ ᱟᱨ ᱢᱤᱫ ᱱᱟᱣᱟ ᱵᱷᱤᱰᱤᱭᱳ ᱨᱮ ᱟᱨ ᱜᱟᱛᱮ ᱠᱚ ᱛᱮᱦᱮᱧ ᱫᱚ ᱛᱟᱯᱚᱨ ᱢᱮᱛᱟ ᱯᱮ ᱜᱮ ᱛᱮᱦᱮᱧ ᱫᱚ ᱦᱟᱸᱜ ᱠᱷᱟᱱ ᱯᱚᱧᱪᱚᱢᱤ ᱠᱟᱱᱟ ᱦᱮᱸ ᱥᱮ ᱟᱞᱮ ᱱᱚᱰᱮ ᱦᱟᱸᱜ ᱠᱷᱟᱱ ᱯᱟᱸᱪᱨᱟ ᱯᱚᱧᱪᱚᱢᱤ ᱯᱚᱨᱚᱵᱽ ᱦᱩᱭᱩᱜ ᱠᱟᱱᱟ ᱟᱹᱰᱤ ᱡᱟᱹᱥᱛᱤ ᱦᱟᱸᱜ ᱠᱷᱟᱱ ᱠᱚ ᱦᱚᱲᱚᱜᱼᱟ ᱟᱨ ᱞᱟᱦᱟ ᱛᱮᱱᱟᱜ ᱵᱷᱤᱰᱤᱭᱳ ᱞᱤᱧ ᱞᱟᱹᱭᱟᱫ ᱯᱮ ᱛᱟᱦᱮᱱᱟ ᱡᱮ ᱯᱚᱧᱪᱚᱢᱤ ᱯᱚᱨᱚᱵᱽ ᱪᱮᱫ ᱞᱮᱠᱟ ᱵᱟᱹᱭᱥᱟᱹᱜ ᱠᱟᱱᱟ ᱦᱮᱸ ᱚᱱᱟ ᱠᱚᱧ ᱫᱮᱠᱷᱟᱣ ᱯᱮᱭᱟ ᱢᱮᱱᱠᱷᱟᱱ ᱪᱮᱫ ᱤᱧ ᱞᱟᱹᱭ ᱟᱯᱮᱭᱟ ᱱᱚᱝᱠᱟ ᱢᱤᱫᱴᱮᱱ ᱢᱟᱱᱮ ᱪᱟᱯ ᱨᱮ ᱢᱮᱱᱟᱹᱧᱟ ᱢᱟᱱᱮ ᱵᱟᱹᱧ ᱫᱮᱠᱷᱟᱣ ᱫᱟᱲᱮᱭᱟᱜ ᱯᱮᱭᱟ ᱚᱱᱟ ᱦᱮᱸ ᱟᱫᱚ ᱛᱮᱦᱮᱧ ᱫᱚ ᱤᱱᱟᱹᱛᱮ ᱯᱩᱨᱟᱹ ᱰᱟᱭᱨᱮᱠᱴ ᱦᱟᱸᱜ ᱠᱷᱟᱱ ᱯᱚᱨᱚᱵᱽ ᱜᱤᱧ ᱫᱮᱠᱷᱟᱣ ᱟᱯᱮ ᱠᱟᱱ ᱛᱟᱵᱚᱱᱟ ᱪᱮᱫ ᱞᱮᱠᱟ ᱯᱚᱨᱚᱵᱽ ᱠᱚ ᱦᱩᱭᱩᱜ ᱠᱟᱱᱟ ᱦᱮᱸ ᱥᱮ

ᱦᱟᱸᱜ ᱯᱟᱪᱨᱟ ᱯᱚᱧᱪᱚᱢᱤ ᱯᱚᱨᱚᱵᱽ ᱠᱟᱱ ᱛᱟᱞᱮᱭᱟ ᱟᱞᱮ ᱱᱚᱣᱟ ᱟᱥᱮ ᱯᱟᱥᱮ ᱢᱟᱱᱮ ᱟᱞᱮ ᱱᱚᱣᱟ ᱮᱞᱟᱠᱟ ᱨᱮᱱᱟᱜ ᱫᱚ ᱟᱹᱰᱤ ᱱᱟᱢ ᱠᱚᱨᱟ ᱦᱟᱸᱜ ᱠᱷᱟᱱ ᱱᱚᱣᱟ ᱯᱷᱮᱢᱟᱥ ᱢᱮᱞᱟ ᱠᱟᱱᱟ ᱧᱮᱞ ᱯᱮᱥᱮ ᱦᱟᱸᱜ ᱠᱷᱟᱱ ᱟᱨ ᱪᱮᱫ ᱠᱚᱧ ᱫᱮᱠᱷᱟᱣ ᱫᱟᱲᱮᱭᱟᱯᱮ ᱠᱟᱱᱟ ᱦᱟᱸᱜ ᱠᱷᱟᱱ ᱟᱨ ᱦᱟᱸᱰᱮ ᱯᱚᱨᱚᱵᱽ ᱴᱷᱮᱱᱤᱧ ᱪᱟᱞᱟᱣ ᱞᱮᱱᱠᱷᱟᱱ ᱜᱮ ᱦᱟᱸᱜ ᱠᱷᱟᱱ ᱯᱮ ᱵᱩᱡᱷᱟᱹᱣ ᱫᱟᱲᱮᱭᱟᱜᱼᱟ ᱪᱮᱫ ᱞᱮᱠᱟ ᱦᱟᱸᱜ ᱠᱷᱟᱱ ᱦᱩᱭ ᱞᱟᱹᱜᱤᱫᱚᱜ ᱠᱟᱱᱟ ᱦᱮᱸ ᱥᱮ ᱴᱷᱤᱠ ᱜᱮᱭᱟ ᱢᱟ ᱛᱟᱦᱚᱞᱮ ᱵᱷᱤᱰᱤᱭᱳ ᱞᱟᱦᱟ ᱥᱮᱫ ᱧᱮᱞ ᱛᱟᱵᱚᱱ ᱯᱮ ᱜᱟᱛᱮ ᱠᱚ ᱧᱮᱞ ᱯᱮ ᱛᱟᱵᱚᱱ ᱢᱮᱞᱟ ᱨᱮᱭᱟᱜ ᱢᱤᱫᱴᱮᱱ ᱪᱷᱚᱵᱤ ᱞᱟᱦᱟ ᱥᱟᱺᱜᱤᱧ ᱠᱷᱚᱱᱟᱜ ᱪᱮᱫ ᱞᱮᱠᱟ ᱧᱮᱞᱚᱜ ᱠᱟᱱᱟ ᱠᱚ ᱚᱱᱟ ᱦᱩᱭᱩᱜ ᱠᱟᱱᱟ ᱢᱮᱞᱟ ᱥᱟᱺᱜᱤᱧ ᱠᱷᱚᱱᱟᱜ ᱞᱤᱧ ᱨᱟᱠᱟᱵᱮᱜᱼᱟ ᱠᱷᱚᱨᱪᱟ ᱠᱟᱛᱮ ᱞᱤᱧ ᱫᱮᱠᱷᱟᱣ ᱟᱯᱮ ᱠᱟᱱᱟ ᱛᱚ ᱜᱟᱛᱮ ᱠᱚ ᱱᱤᱛᱚᱜ ᱫᱚ ᱯᱚᱨᱚᱵᱽ ᱪᱟᱞᱟᱜ ᱠᱟᱱ ᱛᱟᱵᱚᱱᱟ ᱵᱚᱞᱚᱱ ᱠᱟᱱ ᱛᱟᱵᱚᱱᱟ ᱛᱚ ᱜᱟᱛᱮ ᱠᱚ ᱢᱮᱞᱟ ᱨᱮ ᱵᱚᱞᱚ ᱜᱚᱫᱚᱜ ᱴᱷᱮᱱ ᱜᱮ ᱦᱚᱸᱜᱼᱚ ᱱᱚᱝᱠᱟ ᱵᱳᱭ ᱫᱚᱠᱟᱱ ᱠᱚ ᱢᱮᱱᱟᱜ ᱟᱠᱟᱫᱼᱟ ᱦᱮᱸ ᱥᱮ ᱟᱭᱢᱟ ᱦᱚᱲ ᱜᱮ ᱵᱳᱭ ᱠᱚᱠᱚ ᱦᱟᱛᱟᱣᱮᱫᱼᱟ ᱟᱞᱮ ᱫᱚ ᱢᱮᱞᱟ ᱵᱷᱤᱛᱤᱨ ᱥᱮᱫ ᱞᱮ ᱵᱚᱞᱚᱱ ᱠᱟᱱᱟ ᱯᱚᱨᱚᱵᱽ ᱮᱱᱮᱡ ᱥᱮᱫ ᱟᱨ ᱜᱟᱛᱮ ᱠᱚ ᱤᱧᱟᱹᱜ ᱛᱟᱭᱚᱢ ᱨᱮ ᱟᱹᱰᱤ ᱡᱟᱹᱥᱛᱤ ᱦᱚᱲ ᱯᱚᱨᱚᱵᱽ ᱠᱚᱠᱚ ᱮᱱᱮᱡ ᱠᱟᱱᱟ ᱟᱨ ᱠᱚ ᱨᱟᱹᱥᱠᱟᱹᱭᱮᱫᱼᱟ ᱦᱮᱸ ᱥᱮ ᱴᱟᱢᱟᱠ ᱛᱩᱢᱫᱟᱜ ᱠᱚᱠᱚ ᱨᱩᱭᱮᱫᱼᱟ ᱦᱚᱲ ᱠᱚ ᱟᱨ ᱱᱮᱠᱥᱴ ᱞᱮᱵᱮᱞ ᱨᱮᱭᱟᱜ ᱨᱟᱹᱥᱠᱟᱹ ᱵᱩᱡᱷᱟᱹᱜ ᱠᱟᱱᱟ ᱟᱹᱰᱤ ᱡᱟᱹᱥᱛᱤ ᱦᱚᱲ ᱠᱚᱠᱚ ᱮᱱᱮᱡ ᱠᱟᱱᱟ ᱠᱚ ᱨᱟᱹᱥᱠᱟᱹᱭᱮᱫᱼᱟ ᱠᱚ ᱟᱨ ᱟᱹᱰᱤ ᱟᱭᱢᱟ ᱦᱚᱲ ᱫᱚ ᱛᱤᱸᱜᱩ ᱟᱠᱟᱱᱟ ᱠᱚ ᱤᱧ ᱞᱮᱠᱟ ᱠᱚᱭᱚᱜ ᱵᱟᱲᱟᱭᱮᱫᱼᱟ ᱠᱚ ᱧᱮᱞᱮᱫᱼᱟ ᱠᱚ ᱮᱱᱮᱡ ᱠᱚ

ᱛᱚ ᱜᱟᱛᱮ ᱠᱚ ᱱᱩᱜ ᱱᱩᱭ ᱜᱩᱲᱤ ᱧᱮᱞᱮ ᱯᱮ ᱮᱠᱞᱟ ᱜᱮ ᱮᱱᱮᱡ ᱠᱟᱱᱟ ᱚᱠᱚᱭ ᱦᱚᱸ ᱵᱟᱹᱱᱩᱜ ᱠᱚᱛᱮ ᱮᱠᱞᱟ ᱜᱮ ᱮᱱᱮᱡ ᱡᱚᱝ ᱠᱟᱱᱟ ᱦᱮᱸ ᱥᱮ

ᱛᱚ ᱜᱟᱛᱮ ᱠᱚ ᱢᱮᱞᱟ ᱫᱟᱬᱟ ᱫᱟᱬᱟ ᱛᱮᱞᱮ ᱟᱹᱭᱩᱵ ᱮᱱᱟ ᱟᱫᱚ ᱱᱤᱛᱚᱜ ᱫᱚ ᱢᱤᱫ ᱫᱷᱚᱨᱮ ᱠᱷᱚᱫᱟᱜ ᱠᱟᱱ ᱛᱟᱞᱮᱭᱟ ᱚᱱᱟ ᱛᱟᱭᱚᱢ ᱚᱲᱟᱜ ᱞᱮ ᱪᱟᱞᱟᱜᱼᱟ ᱦᱮᱸ ᱥᱮ ᱠᱷᱚᱫᱟᱜ ᱠᱟᱱ ᱛᱟᱞᱮᱭᱟ ᱯᱮᱭᱟ ᱥᱴᱟᱨ ᱜᱮ ᱛᱤᱱᱴᱟ ᱛᱤᱱᱴᱟ